ᱡᱚᱦᱟᱨ ᱜᱮ ᱜᱟᱛᱮ ᱠᱚ ᱛᱤᱧ ᱛᱷᱚᱲᱟ ᱜᱟᱱ ᱠᱩᱞᱤ ᱡᱚᱝ ᱠᱟᱛᱷᱟ ᱵᱚᱞᱮ ᱥᱮ ᱵᱟᱰᱟᱭ ᱡᱚᱝ ᱛᱮᱭᱟᱜ ᱠᱟᱛᱷᱟ ᱦᱚᱸ ᱦᱚᱨᱚ ᱫᱚ ᱞᱟᱹᱴᱩ ᱠᱚᱦᱚᱸ ᱠᱟᱹᱴᱤᱡ ᱠᱚᱦᱚᱸ ᱫᱟᱢ ᱫᱚ ᱢᱤᱫ ᱜᱮᱛᱟ ᱠᱚᱣᱟ ᱳᱡᱚᱱ ᱦᱤᱥᱟᱹᱵ ᱛᱮ ᱫᱟᱢ ᱢᱤᱫ ᱯᱳᱣᱟ ᱨᱮᱭᱟᱜ ᱫᱟᱢ ᱢᱤᱫ ᱠᱤᱞᱳ ᱨᱮᱭᱟᱜ ᱯᱟᱸᱪ ᱠᱤᱞᱳ ᱨᱮᱭᱟᱜ ᱛᱚᱵᱮ ᱨᱮᱴ ᱢᱤᱫ ᱢᱤᱫ ᱜᱮᱭᱟ ᱚᱱᱠᱟ ᱜᱮ ᱥᱚᱱᱟ ᱦᱚᱸ ᱚᱱᱠᱟ ᱜᱮ ᱢᱤᱫ ᱜᱮᱭᱟ ᱫᱟᱢ ᱥᱚᱱᱟ ᱨᱮᱭᱟᱜ ᱫᱟᱢ ᱦᱚᱸ ᱢᱤᱫ ᱜᱮᱭᱟ ᱳᱡᱚᱱ ᱦᱤᱥᱟᱹᱵ ᱛᱮ ᱫᱟᱢ ᱛᱚᱵᱮ ᱫᱟᱢ ᱫᱚ ᱢᱤᱫ ᱜᱮᱭᱟ ᱛᱚᱵᱮ ᱢᱟᱱᱣᱟ ᱡᱚᱱᱚᱢ ᱨᱮ ᱵᱚᱞᱮ ᱢᱟᱱᱣᱟ ᱫᱚ ᱢᱩᱞᱞᱚᱵᱟᱱ ᱥᱚᱢᱯᱚᱫᱽ ᱠᱟᱱᱟ ᱵᱚᱱ ᱡᱚᱛᱚ ᱠᱷᱚᱡ᱾ ᱢᱮᱱᱠᱷᱟᱱ ᱰᱷᱤᱨ ᱚᱠᱛᱮ ᱨᱮᱜᱮ ᱟᱵᱚᱣᱟᱜ ᱫᱟᱢ ᱢᱤᱫ ᱵᱟᱝ ᱛᱟᱦᱮᱸᱱᱟ᱾ ᱚᱠᱟ ᱞᱮᱠᱟ ᱛᱮᱜᱮ ᱫᱟᱢ ᱢᱤᱫ ᱵᱟᱝ ᱛᱟᱦᱮᱸᱱᱟ᱾ ᱢᱤᱫ ᱯᱷᱮᱠᱴᱨᱤ ᱨᱮ ᱡᱩᱫᱤ ᱦᱚᱲ ᱠᱚ ᱠᱟᱹᱢᱤᱭᱟ, ᱡᱚᱛᱚ ᱦᱚᱲ ᱠᱚ ᱠᱟᱹᱢᱤᱭᱟ, ᱡᱚᱛᱚ ᱦᱚᱲᱟᱜ ᱨᱮᱴ ᱥᱚᱢᱟᱱ ᱵᱟᱝ ᱛᱟᱦᱮᱸᱱᱟ᱾ ᱚᱠᱚᱭ ᱫᱚ ᱰᱷᱤᱨ, ᱚᱠᱚᱭ ᱫᱚ ᱠᱚᱢ᱾ ᱪᱮᱫᱟᱜ? ᱤᱱᱟᱹ ᱠᱟᱛᱮ ᱮᱱᱮᱡ ᱥᱮᱨᱮᱧ ᱦᱚᱸ ᱚᱱᱠᱟ ᱜᱮ᱾ ᱱᱚᱣᱟ ᱫᱷᱩᱲᱤ ᱫᱷᱟᱹᱨᱛᱤ ᱨᱮ ᱰᱷᱤᱨ ᱡᱟᱭᱜᱟ ᱨᱮᱜᱮ ᱵᱚᱱ ᱧᱮᱞ ᱠᱮᱠᱚᱣᱟ᱾ ᱟᱫᱚᱢ ᱟᱫᱚᱢ ᱦᱚᱲ ᱫᱚ ᱛᱷᱚᱲᱟ ᱜᱟᱱ ᱰᱟᱸᱰᱟ ᱠᱚ ᱦᱤᱞᱟᱹᱣᱟ ᱠᱳᱴᱤ ᱠᱳᱴᱤ ᱴᱟᱠᱟ ᱠᱚ ᱠᱟᱢᱟᱣ ᱫᱟᱠᱚ ᱟᱨ ᱟᱫᱚᱢ ᱦᱚᱲ ᱫᱚ ᱜᱚᱴᱟ ᱦᱚᱲᱢᱚ ᱫᱚᱱ ᱠᱩᱪᱩᱲ ᱛᱷᱟᱠᱟᱣ ᱠᱟᱛᱮ ᱦᱤᱞᱟᱹᱣ ᱛᱷᱟᱠᱟᱣ ᱠᱟᱛᱮ ᱡᱟᱣᱜᱮ ᱥᱟᱱᱛᱚᱱᱟ ᱯᱩᱨᱚᱥᱠᱟᱨ ᱠᱚ ᱧᱟᱢᱟ ᱟᱨ ᱡᱟᱜᱮ ᱠᱷᱟᱹᱡᱟᱹᱲᱤ ᱠᱚᱠᱚ ᱡᱚᱢ ᱧᱟᱢᱟ ᱱᱚᱝᱠᱟ ᱵᱚᱞᱮ ᱪᱮᱫᱟᱜ ᱛᱟᱦᱚᱞᱮ ᱛᱤᱱᱟᱹᱜ ᱜᱟᱱ ᱵᱚᱱ ᱮᱲᱮ ᱚᱪᱚᱜ ᱠᱟᱱᱟ ᱟᱵᱚ ᱵᱤᱥᱮᱥ ᱠᱟᱭᱛᱮ ᱥᱟᱱᱛᱟᱞ ᱠᱚᱜᱮ ᱵᱚᱱ ᱮᱲᱮ ᱚᱪᱚᱜ ᱠᱟᱱᱟ ᱟᱵᱚᱣᱟᱜ ᱜᱮ ᱫᱟᱢ ᱫᱚ ᱵᱟᱹᱱᱩᱜᱼᱟ ᱮᱴᱟᱜ ᱠᱚᱵᱚᱱ ᱧᱮᱞ ᱠᱮᱫ ᱠᱚᱣᱟ ᱱᱩᱠᱩ ᱥᱟᱨᱚᱵᱽ ᱠᱷᱟᱱ ᱚᱡᱚᱭ ᱫᱮᱵᱽᱜᱟᱱ ᱥᱮ ᱟᱭᱢᱟ ᱱᱚᱝᱠᱟᱱ ᱱᱟᱭᱚᱠ ᱱᱟᱭᱤᱠᱟ ᱠᱚ ᱢᱤᱴᱷᱩᱱ ᱵᱚᱪᱪᱚᱱ ᱩᱱᱠᱩ ᱢᱮᱱᱟᱜ ᱠᱚᱣᱟ ᱩᱱᱠᱩᱣᱟᱜ ᱫᱚ ᱵᱚᱞᱮ ᱠᱟᱛᱷᱟ ᱦᱚᱸ ᱫᱟᱢ ᱜᱮᱭᱟ ᱩᱱᱠᱩᱣᱟᱜ ᱫᱚ ᱵᱚᱞᱮ ᱰᱮᱱᱮᱥ ᱮᱱᱮᱡ ᱦᱚᱸ ᱠᱟᱛᱷᱟᱡ ᱫᱟᱢ ᱜᱮᱭᱟ ᱟᱨ ᱟᱵᱚᱣᱟᱜ ᱫᱚ ᱵᱚᱞᱮ ᱫᱟᱢ ᱜᱮ ᱵᱟᱹᱱᱩᱜᱼᱟ ᱥᱚᱥᱛᱟ ᱡᱟᱦᱟᱸ ᱢᱟᱱ ᱛᱟᱦᱟᱸ ᱟᱵᱚ ᱫᱚ ᱟᱹᱰᱤ ᱥᱚᱥᱛᱟ ᱛᱮ ᱪᱮᱫᱟᱜ ᱟᱫᱚ ᱚᱱᱟᱛᱤᱧ ᱢᱮᱱ ᱠᱮᱛᱟ ᱵᱚᱱᱟ ᱵᱟᱝ ᱟᱵᱚ ᱥᱚᱥᱛᱟ ᱛᱮ ᱵᱟᱵᱚᱱ ᱪᱟᱞᱟᱜᱼᱟ ᱟᱥᱚᱞᱮ ᱟᱵᱚ ᱵᱚᱱ ᱪᱟᱞᱟᱜ ᱠᱟᱱᱟ ᱢᱤᱫ ᱦᱚᱲ ᱡᱩᱫᱤ ᱦᱟᱹᱠᱩ ᱥᱮ ᱡᱟᱦᱟᱱᱟᱜ ᱥᱚᱵᱽᱡᱤ ᱥᱚᱥᱛᱟ ᱛᱮ ᱟᱲᱟᱜ ᱟᱢ ᱠᱷᱟᱱ ᱜᱮ ᱟᱢ ᱫᱚᱢ ᱠᱤᱨᱤᱧ ᱫᱟᱲᱮᱭᱟᱫ ᱛᱟᱭᱟ ᱟᱨ ᱵᱟᱠᱷᱟᱡ ᱫᱚ ᱵᱟᱝ ᱟᱫᱚ ᱥᱚᱥᱛᱟ ᱛᱮ ᱡᱩᱫᱤ ᱵᱟᱭ ᱮᱢᱟᱢ ᱠᱷᱟᱱ ᱵᱟᱢ ᱠᱤᱨᱤᱧ ᱫᱟᱲᱮᱭᱟᱠᱚᱣᱟ ᱟᱫᱚ ᱛᱮᱦᱮᱧ ᱢᱟ ᱟᱵᱚ ᱢᱟ ᱟᱵᱚ ᱱᱤᱡᱮ ᱛᱮᱜᱮ ᱥᱚᱥᱛᱟ ᱛᱮᱵᱚᱱ ᱪᱟᱞᱟᱜ ᱠᱟᱱᱟ ᱮᱠᱫᱚᱢ ᱟᱹᱰᱤ ᱥᱚᱥᱛᱟ ᱟᱫᱚᱧ ᱢᱮᱱ ᱠᱮᱭᱟ ᱵᱟᱝ ᱵᱟᱵᱚᱱ ᱪᱟᱞᱟᱜᱼᱟ ᱟᱵᱚ ᱡᱟᱦᱟᱸᱭ ᱡᱩᱫᱤ ᱦᱟᱹᱠᱩ ᱵᱟᱭ ᱟᱹᱠᱷᱨᱤᱧ ᱞᱮᱠᱚ ᱠᱷᱟᱡ ᱠᱚ ᱞᱟᱢᱡᱟ ᱠᱚᱜᱼᱟ ᱠᱚ ᱵᱟᱹᱲᱤᱡᱚᱜᱼᱟ ᱠᱚ ᱴᱷᱤᱠ ᱜᱮᱭᱟ ᱛᱚᱵᱮ ᱟᱵᱚ ᱟᱵᱚ ᱵᱚᱱ ᱮᱱᱮᱡ ᱥᱮᱨᱮᱧ ᱵᱚᱱ ᱪᱟᱞᱟᱜᱼᱟ ᱥᱚᱥᱛᱟ ᱛᱮ ᱵᱟᱵᱚᱱ ᱪᱟᱞᱟᱣ ᱞᱮᱱᱠᱷᱟᱱ ᱚᱱᱟ ᱮᱱᱮᱡ ᱥᱮᱨᱮᱧ ᱫᱚ ᱜᱚᱥᱚᱜᱼᱟ ᱵᱟᱹᱲᱤᱡᱚᱜᱼᱟ ᱱᱚᱥᱴᱚᱜᱼᱟ ᱚᱱᱠᱟᱱᱟᱜ ᱢᱟ ᱵᱟᱝ ᱠᱟᱱ ᱵᱟᱵᱚᱱ ᱪᱟᱞᱟᱜᱼᱟ ᱵᱟᱝ ᱪᱤᱠᱟᱹᱜ ᱠᱟᱱᱟ ᱱᱮᱥ ᱵᱟᱵᱚᱱ ᱮᱱᱮᱡ ᱥᱮᱨᱮᱧᱟ ᱜᱚᱴᱟ ᱟᱵᱚ ᱡᱟᱦᱟᱸ ᱢᱮᱞᱟ ᱴᱷᱮᱞᱟ ᱜᱮ ᱜᱩᱰ ᱜᱩᱰᱟᱹᱣ ᱠᱟᱱᱟ ᱵᱚᱱ ᱮᱠᱫᱚᱢ ᱟᱹᱰᱤ ᱜᱩᱰ ᱜᱩᱰᱟᱹᱣ ᱱᱮᱥᱟᱜ ᱢᱮᱞᱟ ᱠᱚᱨᱮᱱᱟᱜ ᱜᱚᱞᱯᱚᱧ ᱟᱸᱡᱚᱢ ᱠᱮᱫᱟ ᱮᱴᱟᱜ ᱡᱟᱹᱛ ᱠᱚ ᱱᱚᱝᱠᱟᱭᱮᱫᱟ ᱥᱩᱫᱩ ᱥᱟᱱᱛᱟᱲ ᱱᱟᱪ ᱥᱩᱫᱩ ᱥᱟᱱᱛᱟᱲ ᱱᱟᱪ ᱥᱟᱱᱛᱟᱲ ᱠᱚ ᱞᱟᱹᱭᱮᱫ ᱫᱚ ᱱᱟᱪᱮ ᱛᱚ ᱢᱟ ᱟᱪᱪᱷᱟ ᱞᱟᱦᱟ ᱫᱤᱱ ᱨᱮᱱᱟᱜ ᱠᱟᱛᱷᱟ ᱫᱚ ᱜᱟᱹᱬᱤ ᱵᱟᱱᱟ ᱠᱚ ᱛᱷᱚᱲᱟ ᱟᱛᱳ ᱟᱛᱳ ᱠᱚ ᱮᱱᱮᱡ ᱞᱮᱫ ᱠᱚ ᱛᱟᱦᱮᱸ ᱠᱟᱱᱟ ᱱᱤᱛᱚᱜ ᱫᱚ ᱵᱟᱡᱟᱨ ᱵᱟᱡᱟᱨ ᱟᱵᱚ ᱥᱟᱱᱛᱟᱲ ᱮᱱᱮᱡ ᱮᱫ ᱵᱚᱱᱟ ᱠᱚ ᱥᱮ ᱟᱵᱚ ᱫᱚᱵᱚᱱ ᱮᱱᱮᱡᱚᱜ ᱠᱟᱱᱟ ᱱᱩᱱᱟᱹᱜ ᱜᱟᱱ ᱟᱵᱚ ᱵᱚ ᱪᱮᱫᱟᱜ ᱵᱚᱞᱮ ᱡᱟᱱᱣᱟᱨ ᱢᱟ ᱮᱱᱦᱚᱸ ᱡᱳᱨ ᱠᱟᱛᱮᱫ ᱠᱚ ᱚᱨ ᱤᱫᱤ ᱠᱚᱣᱟ ᱟᱨ ᱠᱚ ᱮᱱᱮᱡ ᱦᱚᱪᱚ ᱠᱚᱣᱟ ᱟᱨ ᱟᱵᱚ ᱢᱟ ᱵᱟᱝ ᱵᱮᱜᱚᱨ ᱚᱨ ᱛᱮᱵᱚᱱ ᱪᱟᱞᱟᱜ ᱠᱟᱱᱟ ᱟᱨ ᱵᱚᱱ ᱮᱱᱮᱡᱚᱜ ᱠᱟᱱᱟ ᱚᱱᱟ ᱦᱚᱸ ᱥᱚᱥᱛᱟ ᱛᱮ ᱛᱤᱱᱟᱹᱜ ᱯᱚᱭᱥᱟ ᱵᱚᱱ ᱧᱟᱢ ᱮᱫᱟ ᱪᱮᱫ ᱦᱚᱸ ᱵᱟᱵᱚᱱ ᱧᱟᱢ ᱮᱫᱟ ᱥᱟᱹᱨᱤ ᱜᱮ ᱞᱟᱡᱟᱜ ᱨᱮᱭᱟᱜ ᱠᱟᱛᱷᱟ ᱠᱟᱱ ᱛᱟᱵᱚᱱᱟ ᱥᱚᱥᱛᱟ ᱛᱮ ᱪᱮᱫᱟᱜ ᱵᱚᱱ ᱮᱱᱮᱡ ᱥᱮᱨᱮᱧᱟ ᱥᱚᱥᱛᱟ ᱛᱮ ᱪᱮᱫᱟᱜ ᱵᱚᱱ ᱪᱟᱞᱟᱜᱼᱟ ᱟᱵᱚᱣᱟᱜ ᱨᱮᱴ ᱟᱵᱚ ᱛᱮᱜᱮ ᱵᱚᱱ ᱵᱟᱹᱲᱤᱡ ᱮᱫ ᱠᱟᱱᱟ ᱟᱵᱚᱣᱟᱜ ᱫᱟᱢ ᱟᱵᱚ ᱛᱮᱜᱮ ᱵᱚᱱ ᱵᱟᱹᱲᱤᱡ ᱮᱫ ᱠᱟᱱᱟ ᱟᱵᱚ ᱟᱵᱚ ᱛᱮᱜᱮ ᱫᱟᱢ ᱵᱚᱱ ᱟᱲᱟᱜ ᱮᱫ ᱠᱟᱱᱟ ᱵᱟᱝ ᱡᱟᱦᱟᱸᱭ ᱮᱴᱟᱜ ᱡᱟᱹᱛ ᱠᱚ ᱢᱟᱥᱮ ᱵᱚᱱ ᱟᱠᱚ ᱠᱚ ᱟᱠᱚᱣᱟᱜ ᱵᱟᱯᱞᱟ ᱨᱮ ᱟᱠᱚᱣᱟᱜ ᱢᱮᱞᱟ ᱨᱮ ᱡᱟᱦᱟᱸᱭ ᱡᱟᱦᱟᱸ ᱚᱱᱩᱥᱴᱷᱟᱱ ᱵᱚᱱ ᱠᱚᱨᱟᱣᱟ ᱟᱨ ᱵᱚᱱ ᱮᱱᱮᱡ ᱦᱚᱪᱚ ᱠᱚ ᱵᱟᱠᱚ ᱵᱟᱠᱚ ᱦᱤᱡᱩᱜᱼᱟ ᱥᱚᱥᱛᱟ ᱛᱮᱫᱚ ᱩᱱᱠᱩ ᱫᱚ ᱰᱷᱮᱨ ᱫᱟᱢ ᱠᱚ ᱦᱟᱛᱟᱣᱟ ᱟᱨ ᱟᱵᱚ ᱢᱟ ᱡᱟ ᱩᱰᱤᱡ ᱯᱚᱭᱥᱟ ᱛᱮᱵᱚᱱ ᱪᱟᱞᱟᱜ ᱠᱟᱱ ᱫᱩᱞᱟᱹᱲᱤᱭᱟᱹ ᱜᱟᱛᱮ ᱠᱚᱛᱤᱧ ᱵᱟᱹᱲᱛᱤ ᱠᱟᱛᱷᱟ ᱵᱟᱝ ᱢᱮᱱ ᱠᱟᱛᱮᱫ ᱤᱧᱟᱹᱜ ᱡᱟᱹᱨᱩᱲ ᱠᱟᱛᱷᱟ ᱱᱚᱣᱟ ᱠᱟᱱᱟ ᱦᱤᱡᱩᱜ ᱠᱟᱱ ᱫᱤᱱ ᱨᱮ ᱢᱮᱞᱟ ᱴᱷᱮᱞᱟ ᱵᱟᱵᱚᱱ ᱪᱟᱞᱟᱜᱼᱟ ᱮᱱᱮᱡ ᱥᱮᱨᱮᱧ ᱵᱟᱵᱚᱱ ᱪᱟᱞᱟᱜᱼᱟ ᱮᱱᱮᱡ ᱥᱮᱨᱮᱧ ᱟᱨ ᱵᱚᱱ ᱪᱟᱞᱟᱜᱼᱟ ᱡᱟᱦᱟᱸ ᱨᱮ ᱟᱵᱚ ᱥᱟᱱᱛᱟᱲᱟᱜ ᱚᱠᱟᱴᱟᱜ ᱯᱨᱳᱜᱨᱟᱢ ᱠᱟᱱᱟ ᱟᱵᱚ ᱡᱟᱹᱛᱟᱜ ᱯᱨᱳᱜᱨᱟᱢ ᱠᱟᱱᱟ ᱚᱸᱰᱮ ᱫᱚ ᱱᱟ ᱦᱚᱭ ᱨᱟᱹᱥᱠᱟᱹᱜ ᱞᱟᱹᱜᱤᱫ ᱵᱮᱜᱚᱨ ᱯᱚᱭᱥᱟ ᱛᱮᱦᱚᱸ ᱵᱚᱱ ᱪᱟᱞᱟᱜᱼᱟ ᱟᱯᱱᱟᱨᱟᱜ ᱨᱮ ᱢᱮᱱᱠᱷᱟᱱ ᱮᱴᱟᱜ ᱡᱟᱹᱛᱟᱜ ᱨᱮᱫᱚ ᱪᱟᱞᱟᱜ ᱵᱟᱵᱚᱱ ᱪᱟᱞᱟᱜᱼᱟ ᱢᱤᱫ ᱠᱳᱴᱤ ᱴᱟᱠᱟ ᱠᱚ ᱮᱢᱟ ᱵᱚᱱ ᱨᱮᱦᱚᱸ ᱵᱟᱵᱚᱱ ᱪᱟᱞᱟᱜᱼᱟ ᱟᱵᱚᱣᱟᱜ ᱢᱟᱱ ᱥᱚᱱᱢᱟᱱ ᱵᱟᱵᱚᱱ ᱦᱟᱹᱱᱤᱭ ᱛᱟᱵᱚᱱᱟ ᱟᱵᱚ ᱱᱤᱡᱮ ᱱᱤᱡᱮ ᱛᱮᱜᱮ ᱟᱵᱚ ᱞᱟᱛᱟᱨ ᱥᱮᱫ ᱵᱚᱱ ᱪᱟᱞᱟᱣ ᱤᱫᱤᱜ ᱠᱟᱱᱟ ᱩᱱᱠᱩ ᱮᱴᱟᱜ ᱡᱟᱹᱛ ᱫᱚ ᱟᱵᱚᱣᱟᱜ ᱩᱱᱠᱩ ᱨᱮᱦᱚᱸ ᱡᱩᱫᱤ ᱨᱟᱹᱥᱠᱟᱹ ᱢᱮᱱᱟᱜᱼᱟ ᱮᱱᱮᱡ ᱥᱮᱨᱮᱧ ᱠᱚ ᱵᱟᱰᱟᱭᱟ ᱛᱚ ᱟᱵᱟᱨ ᱪᱮᱫ ᱠᱚ ᱦᱤᱡᱩᱜᱚᱜ ᱵᱟ ᱪᱮᱫ ᱠᱚ ᱦᱤᱡᱩᱜᱚᱜ ᱟᱵᱚ ᱴᱷᱮᱱ ᱴᱷᱤᱠ ᱜᱮᱭᱟ ᱫᱩᱞᱟᱹᱲᱤᱭᱟᱹ ᱵᱚᱭᱦᱟ ᱢᱤᱥᱨᱟ ᱠᱚᱛᱤᱧ ᱢᱟ ᱡᱚᱛᱚ ᱦᱚᱲ ᱠᱩᱴᱤ ᱠᱩᱴᱤ ᱥᱟᱨᱦᱟᱣ ᱚᱠᱚᱭ ᱫᱚ ᱮᱱᱮᱡ ᱥᱮᱨᱮᱧ ᱮᱴᱟᱜ ᱡᱟᱹᱛ ᱠᱚᱴᱷᱮᱱ ᱵᱟᱝ ᱯᱮ ᱪᱟᱞᱟᱜ ᱠᱟᱱ ᱵᱟᱝ ᱯᱮ ᱧᱮᱞ ᱦᱚᱪᱚᱜ ᱠᱟᱱ ᱟᱨ ᱚᱠᱚᱭ ᱯᱮ ᱪᱟᱞᱟᱜ ᱠᱟᱱ ᱟᱯᱮ ᱤᱭᱟᱹᱛᱮ ᱤᱧ ᱦᱚᱸ ᱞᱟᱡᱟᱣ ᱜᱮᱧ ᱟᱹᱭᱠᱟᱹᱣ ᱮᱫᱟ ᱟᱹᱰᱤ ᱞᱟᱡᱟᱣᱤᱧ ᱟᱹᱭᱠᱟᱹᱣ ᱮᱫᱟ ᱤᱧ ᱠᱚ ᱢᱤᱛᱟᱹᱧ ᱠᱟᱱᱟ ᱛᱳᱫᱮᱨ ᱥᱟᱛᱟᱞ ᱛᱚ ᱠᱟᱱᱟ ᱠᱷᱩᱵ ᱱᱟᱪᱞᱚ ᱠᱷᱩᱵ ᱱᱟᱪᱞᱚ ᱜᱚᱴᱟ ᱨᱟᱛ ᱱᱟᱪᱞᱚ ᱢᱟᱥᱮ ᱟᱪᱪᱷᱟ ᱛᱤᱱᱟᱹᱜ ᱞᱟᱡᱟᱣ ᱯᱟᱲᱟᱣ ᱨᱮᱭᱟᱜ ᱠᱟᱛᱷᱟ ᱠᱟᱱᱟ ᱚᱠᱚᱭ ᱦᱚᱸ ᱵᱟᱠᱚ ᱢᱮᱱ ᱮᱫᱟ ᱟᱞᱮ ᱫᱚᱞᱮ ᱮᱱᱮᱡ ᱮᱱᱟ ᱟᱯᱮ ᱴᱚᱞᱟ ᱨᱮ ᱟᱯᱮ ᱟᱹᱛᱩ ᱨᱮ ᱟᱯᱮ ᱛᱟᱞᱟ ᱨᱮ ᱵᱟᱝ ᱟᱵᱚ ᱨᱮᱱ ᱦᱚᱲ ᱠᱚ ᱮᱱᱮᱡ ᱵᱟᱲᱟᱭ ᱠᱟᱱᱟ ᱪᱮᱫᱟᱜ ᱵᱚᱱ ᱮᱱᱮᱡ ᱵᱟᱲᱟᱭᱟ ᱟᱞᱚ ᱵᱚᱱ ᱮᱱᱮᱡᱚᱜ ᱢᱟ ᱟᱞᱚ ᱯᱮ ᱮᱱᱮᱡᱚᱜ ᱛᱟᱵᱚᱱᱟ ᱢᱟ ᱛᱚᱵᱮ ᱡᱚᱛᱚ ᱜᱟᱛᱮ ᱠᱚ ᱡᱚᱦᱟᱨ ᱡᱚᱦᱟᱨ